ᱞᱟᱭᱤᱠ ᱠᱮᱵᱮᱱ ᱦᱩᱱᱟᱹᱝ ᱱᱚᱣᱟ ᱡᱟᱦᱟᱸ ᱵᱮᱠᱜᱨᱟᱣᱩᱱᱰ ᱧᱮᱞᱚᱜ ᱠᱟᱱᱟ ᱱᱚᱣᱟ ᱫᱚ ᱪᱮᱫ ᱚᱲᱟᱜ ᱠᱟᱱᱟ ᱞᱟᱭᱤᱠ ᱠᱮᱵᱮᱱ ᱦᱩᱱᱟᱹᱝ ᱠᱟᱹᱴᱤᱡ ᱱᱚᱣᱟ ᱯᱩᱛᱷᱤ ᱨᱮᱫᱚ ᱛᱟᱵᱚᱱ ᱟᱵᱚ ᱡᱟᱱᱟᱢ ᱠᱷᱚᱡᱟᱜ ᱜᱩᱡᱩᱜ ᱦᱟᱹᱨᱤᱡ ᱟᱵᱚ ᱥᱟᱱᱛᱟᱲ ᱥᱚᱢᱟᱡᱽ ᱨᱮ ᱡᱟᱦᱟᱸ ᱜᱮ ᱠᱟᱹᱢᱤ ᱦᱚᱨᱟ ᱛᱟᱵᱚ ᱢᱮᱱᱟᱜᱼᱟ ᱵᱷᱟᱸᱰᱟᱱ ᱵᱟᱯᱞᱟ ᱜᱩᱡᱩᱜ ᱵᱩᱨᱩ ᱟᱨ ᱡᱟᱦᱮᱨ ᱨᱮ ᱵᱚᱸᱜᱟ ᱵᱩᱨᱩ ᱚᱠᱟᱨᱮ ᱪᱮᱫ ᱠᱚ ᱞᱟᱹᱠᱛᱤᱜᱼᱟ ᱟᱨ ᱚᱱᱟ ᱪᱮᱫ ᱞᱟᱹᱜᱤᱫ ᱵᱚᱱ ᱞᱟᱜᱟᱣᱟ ᱚᱱᱟ ᱞᱟᱹᱠᱛᱤ ᱡᱤᱱᱤᱥ ᱚᱱᱟ ᱠᱚ ᱡᱚᱛᱚ ᱚᱞ ᱟᱠᱟᱱᱟ ᱟᱨ ᱱᱚᱣᱟ ᱵᱩᱦᱤ ᱨᱮᱵᱤᱱ ᱯᱟᱲᱦᱟᱣ ᱞᱮᱠᱷᱟᱱ ᱟᱵᱚᱣᱟᱜ ᱫᱚ ᱡᱚᱛᱚᱣᱟᱜ ᱟᱹᱵᱤᱱ ᱫᱚᱵᱤᱱ

ᱟᱪᱪᱷᱟ ᱱᱟᱛᱮ ᱨᱮ ᱡᱷᱚᱞᱟ ᱞᱤᱧ ᱧᱮᱞ ᱮᱫᱟ ᱚᱸᱰᱮ ᱚᱱᱟ ᱦᱚᱯᱚᱱᱟᱜ ᱫᱚ 20 ᱴᱟᱠᱟ ᱞᱟᱹᱴᱩᱣᱟᱜ 30 ᱴᱟᱠᱟ ᱥᱟᱱᱟᱢ ᱠᱚᱣᱟᱜ ᱥᱟᱹᱜᱩᱱ ᱫᱟᱨᱟᱢ ᱢᱮᱱᱟᱜᱼᱟ ᱟᱹᱫᱤᱵᱟᱹᱥᱤ ᱟᱣᱟᱡᱽ ᱨᱮ ᱟᱨ ᱛᱮᱦᱮᱧ ᱫᱚ ᱦᱩᱭᱩᱜ ᱠᱟᱱᱟ ᱜᱩᱨᱩ ᱧᱮᱯᱮᱞ ᱜᱩᱨᱩ ᱫᱚᱨᱥᱚᱱ ᱡᱟᱦᱟᱸ ᱫᱚ ᱩᱲᱤᱥᱥᱟ ᱡᱮᱞᱟ ᱨᱮᱱᱟᱜ ᱰᱟᱦᱟᱨᱰᱤ ᱰᱟᱸᱰᱵᱩᱥ ᱰᱟᱦᱟᱨᱰᱤ ᱟᱹᱛᱩ ᱨᱮ ᱟᱨ ᱛᱮᱦᱮᱧ ᱱᱚᱰᱮ ᱵᱚᱱ ᱧᱮᱞᱮᱫᱼᱟ ᱡᱟᱦᱟᱸ ᱞᱮᱠᱟ ᱱᱚᱣᱟ ᱧᱮᱞᱚᱜ ᱠᱟᱱᱟ ᱱᱚᱣᱟ ᱫᱚ ᱜᱩᱨᱩ ᱜᱚᱢᱠᱮ ᱡᱟᱦᱟᱸ ᱠᱚ ᱛᱷᱟᱯᱚᱱ ᱟᱠᱟᱫᱮᱭᱟ ᱚᱱᱟ ᱡᱟᱭᱜᱟ ᱠᱟᱱᱟ ᱟᱨ ᱱᱚᱰᱮ ᱪᱮᱫ ᱞᱮᱠᱟ ᱛᱮᱦᱮᱧ ᱵᱟᱦᱟ ᱢᱟᱞᱟ ᱛᱮ ᱯᱩᱨᱟᱹ ᱱᱚᱰᱮ ᱯᱮᱨᱮᱡ ᱢᱮᱱᱟᱜᱼᱟ ᱟᱨ ᱪᱮᱫ ᱞᱮᱠᱟ ᱞᱩᱜᱽᱲᱤ ᱠᱚ ᱟᱹᱜᱩ ᱠᱟᱜᱼᱟ ᱠᱚ ᱟᱵᱚ ᱫᱤᱥᱚᱢ ᱫᱤᱥᱚᱢ ᱦᱚᱲ ᱠᱚᱛᱮ ᱵᱟᱲᱟᱭ ᱟᱵᱚᱱ ᱟᱵᱚ ᱫᱚ ᱵᱷᱟᱸᱰᱟᱱ ᱞᱮᱱᱠᱷᱟᱱ ᱞᱩᱜᱽᱲᱤ ᱠᱚᱵᱚᱱ ᱟᱹᱜᱩᱭᱟ ᱚᱱᱟᱛᱮ ᱟᱨ ᱯᱩᱬ ᱞᱩᱜᱽᱲᱤ ᱠᱚ ᱟᱹᱜᱩ ᱠᱟᱜᱼᱟ ᱧᱮᱞᱚᱜ ᱠᱟᱱᱟ ᱡᱟᱦᱟᱸ ᱞᱮᱠᱟ ᱚᱞ ᱜᱩᱨᱩ ᱜᱚᱢᱠᱮ ᱯᱚᱱᱰᱤᱛ ᱨᱟᱹᱜᱷᱩᱱᱟᱛᱷ ᱢᱩᱨᱢᱩ ᱡᱟᱦᱟᱸ ᱠᱟᱛᱷᱟᱭ ᱞᱟᱹᱭ ᱦᱚᱴᱚ ᱠᱟᱜᱼᱟ ᱡᱮ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢ ᱦᱚᱸᱢ ᱟᱫᱚᱜ ᱚᱱᱠᱟ ᱜᱮ ᱛᱮᱦᱮᱧ ᱡᱩᱫᱤ ᱚᱞ ᱵᱚᱱ ᱟᱫᱮᱜ ᱠᱷᱟᱱ ᱟᱵᱚ ᱦᱚᱸᱵᱚᱱ ᱟᱫᱚᱜᱼᱟ ᱮᱱᱠᱷᱟᱱ ᱡᱩᱫᱤ ᱫᱷᱚᱨᱚᱢ ᱵᱚᱱ ᱟᱫᱮᱜ ᱠᱷᱟᱱ ᱟᱵᱚ ᱦᱚᱸᱵᱚᱱ ᱟᱫᱚᱜᱼᱟ ᱛᱮᱦᱮᱧ ᱧᱮᱞ ᱟᱵᱚᱱ ᱱᱚᱛᱮ ᱟᱭᱢᱟ ᱜᱟᱱ ᱱᱚᱛᱮ ᱫᱚᱠᱚ ᱵᱚᱸᱜᱟᱼᱵᱩᱨᱩᱭᱮᱫᱼᱟ ᱟᱨ ᱪᱮᱫ ᱞᱮᱠᱟ ᱟᱵᱚ ᱟᱭᱢᱟ ᱡᱟᱭᱜᱟ ᱠᱚᱨᱮ ᱠᱷᱚᱱᱟᱜ ᱯᱟᱹᱴᱷᱩᱠᱤᱭᱟᱹ ᱠᱚ ᱥᱮ ᱢᱟᱪᱮᱫ ᱜᱚᱢᱠᱮ ᱠᱚ ᱦᱮᱡ ᱠᱟᱱᱟ ᱥᱮ ᱫᱤᱥᱚᱢ ᱯᱮᱲᱟ ᱠᱚ ᱦᱮᱡ ᱠᱟᱱᱟ ᱟᱨᱠᱚ ᱵᱚᱸᱜᱟᱼᱵᱩᱨᱩᱭᱮᱫᱼᱟ ᱧᱮᱞ ᱫᱟᱲᱮᱭᱟᱜᱼᱟ ᱵᱚᱱ ᱱᱚᱸᱰᱮ ᱠᱷᱚᱱᱟᱜ ᱦᱟᱸᱰᱮ ᱠᱷᱚᱱ ᱟᱭᱢᱟ ᱜᱟᱱ ᱡᱟᱦᱮᱨ ᱠᱚ ᱱᱚᱸᱰᱮ ᱞᱟᱭᱤᱱ ᱞᱟᱜᱟᱣ ᱠᱟᱱᱟ ᱠᱚ ᱵᱚᱸᱜᱟ ᱞᱟᱹᱜᱤᱫ ᱛᱮ ᱱᱚᱣᱟ ᱫᱚᱠᱚ ᱵᱚᱸᱜᱟᱭᱮᱫᱼᱟ ᱜᱚᱢᱠᱮ ᱟᱹᱵᱤᱱᱟᱜ ᱩᱯᱨᱩᱢ ᱵᱤᱱ ᱞᱟᱹᱭ ᱠᱮᱭᱟ ᱦᱩᱱᱟᱹᱝ ᱥᱟᱱᱟᱢ ᱠᱚ ᱡᱚᱦᱟᱨ ᱟᱹᱞᱤᱧᱟᱜ ᱧᱩᱛᱩᱢ ᱫᱚ ᱱᱚᱨᱮᱱᱫᱨᱚ ᱦᱟᱸᱥᱫᱟ ᱟᱛᱳ ᱫᱚ ᱠᱷᱚᱱᱰᱤ ᱯᱳᱥᱴᱚ ᱥᱤᱫᱽᱰᱤ ᱛᱷᱟᱱᱟ ᱤᱪᱟᱜᱚᱲ ᱡᱮᱞᱟ ᱥᱚᱨᱟᱭᱠᱮᱞᱞᱟ ᱠᱷᱟᱨᱥᱚᱶᱟ ᱡᱷᱟᱲᱠᱷᱚᱸᱰ ᱟᱨ

ᱢᱮᱱᱠᱷᱟᱱ ᱚᱲᱟᱜ ᱚᱱᱠᱟ ᱜᱮ ᱢᱮᱱᱟᱜᱼᱟ ᱦᱟᱥᱟ ᱨᱮᱱᱟᱜ ᱠᱟᱱ ᱜᱮᱭᱟ ᱟᱨ ᱵᱩᱥᱩᱵ ᱜᱮ ᱢᱮᱱᱟᱜᱼᱟ ᱥᱟᱹᱲᱤᱢ ᱨᱮᱦᱚᱸ ᱧᱮᱞᱚᱜ ᱠᱟᱱ ᱜᱮᱭᱟ ᱱᱚᱜᱼᱚᱭ ᱟᱨ ᱛᱮᱦᱮᱧ ᱫᱚ ᱵᱟᱦᱟ ᱛᱮ ᱥᱟᱡᱟᱣ ᱢᱮᱱᱟᱜᱼᱟ ᱱᱚᱣᱟ ᱚᱲᱟᱜ ᱫᱚ ᱟᱨ ᱟᱭᱢᱟ ᱜᱟᱱ ᱫᱤᱥᱚᱢ ᱫᱤᱥᱚᱢ ᱨᱤᱱ ᱦᱚᱲ ᱠᱚ ᱦᱮᱡ ᱟᱠᱟᱱᱟ ᱟᱨ ᱠᱚ ᱧᱮᱞ ᱮᱫᱼᱟ ᱟᱪᱪᱷᱟ ᱟᱹᱵᱤᱱᱟᱜ ᱩᱯᱨᱩᱢ ᱵᱤᱱ ᱞᱟᱹᱭ ᱠᱮᱭᱟ ᱦᱩᱱᱟᱹᱝ ᱤᱧᱟᱹᱜ ᱧᱩᱛᱩᱢ ᱫᱚ ᱞᱟᱹᱠᱷᱤᱨᱟᱢ ᱢᱩᱨᱢᱩ ᱤᱧ ᱫᱚ ᱟᱹᱛᱩ ᱯᱟᱴ ᱠᱤᱛᱟᱹ ᱢᱚᱥᱟᱵᱚᱱᱤ ᱵᱞᱚᱠ ᱯᱟᱲᱟᱜᱼᱟ ᱟᱫᱚ ᱤᱧ ᱫᱚ ᱴᱟᱴᱟ ᱥᱴᱤᱞ ᱯᱷᱟᱣᱩᱱᱰᱮᱥᱚᱱ ᱥᱮ ᱴᱤ ᱥᱤ ᱮᱥ ᱯᱟᱦᱴᱟ ᱠᱷᱚᱱᱟᱜ ᱚᱞ ᱪᱤᱠᱤᱧ ᱯᱟᱲᱦᱟᱣ ᱠᱚᱣᱟ ᱟᱥᱲᱟ ᱫᱚ ᱱᱚᱣᱟ ᱱᱟᱨᱜᱟ ᱵᱟᱲᱦᱟᱰᱤ ᱠᱚ ᱞᱟᱹᱭᱟ ᱡᱟᱢᱥᱮᱫᱽᱯᱩᱨ ᱵᱞᱚᱠ ᱯᱟᱲᱟᱜᱼᱟ ᱤᱧᱨᱮᱱ ᱢᱤᱫ ᱥᱟᱭ ᱠᱷᱚᱱ ᱵᱟᱹᱲᱛᱤ ᱯᱟᱹᱴᱷᱩᱣᱟᱹ ᱢᱮᱱᱟᱜ ᱠᱚᱣᱟ ᱟᱫᱚ ᱚᱸᱰᱮ ᱟᱥᱲᱟ ᱮᱛᱚᱦᱚᱵ ᱢᱟᱲᱟᱝ ᱨᱮ ᱱᱮᱦᱚᱨ ᱟᱞᱮ ᱥᱮ ᱮᱱᱠᱷᱟᱱ ᱵᱟᱨᱭᱟ ᱯᱟᱹᱴᱷᱩᱣᱟᱹ ᱨᱮᱱ ᱫᱚ ᱵᱚᱸᱜᱟ ᱠᱟᱹᱨᱤ ᱩᱛᱟᱹᱨ ᱟᱠᱟᱱ ᱜᱮᱭᱟ ᱱᱟᱦᱟᱜ ᱮᱸᱰᱮᱠᱷᱟᱱ ᱢᱤᱫ ᱫᱤᱱ ᱫᱚ ᱢᱤᱫᱴᱟᱹᱝ ᱯᱟᱹᱴᱷᱩᱣᱟᱹ ᱢᱮᱛᱟ ᱫᱮᱭᱟ ᱱᱟᱦᱟᱜ ᱟᱢ ᱯᱩᱨᱟᱹ ᱟᱲᱟᱜ ᱩᱛᱟᱹᱨᱮᱢ ᱢᱮᱱᱛᱮ ᱮᱱᱠᱷᱟᱱ ᱠᱩᱞᱤ ᱠᱮᱫᱮ ᱠᱷᱟᱱ ᱪᱟᱸᱫᱟᱱ ᱦᱮᱡ ᱮᱱᱟ ᱱᱟᱦᱟᱜ ᱮᱱᱠᱷᱟᱱ ᱚᱱᱟ ᱨᱟᱹᱥᱠᱟᱹ ᱛᱮ ᱱᱟᱦᱟᱜ ᱯᱟᱹᱴᱷᱩᱣᱟᱹ ᱠᱚ ᱟᱹᱜᱩ ᱛᱚᱨᱟ ᱟᱠᱟᱫ ᱠᱚᱣᱟᱧ ᱱᱟᱦᱟᱜ ᱟᱫᱚ ᱥᱮᱴᱮᱨᱮ ᱠᱟᱱᱟᱞᱮ ᱱᱟᱦᱟᱜ ᱟᱫᱚ ᱱᱤᱛᱚᱜ ᱱᱚᱰᱮ ᱢᱤᱫᱴᱟᱹᱝ ᱯᱟᱹᱴᱷᱩᱣᱟᱹ ᱫᱚ ᱱᱚᱰᱮ ᱦᱚᱸ ᱱᱟᱦᱟᱜ ᱦᱚᱨᱚ ᱵᱚᱨᱚᱜ ᱠᱟᱱᱟᱭ ᱵᱚᱸᱜᱟ ᱪᱟᱯᱟᱲ ᱮᱱᱟ ᱮᱱᱠᱷᱟᱱ ᱡᱩᱫᱤ ᱞᱚᱜᱚᱱᱚᱜ ᱠᱟᱱᱟᱭ ᱮᱱᱠᱷᱟᱱ ᱫᱚ ᱢᱟᱲᱟᱝ ᱢᱟ ᱥᱟᱶᱛᱮ ᱱᱟᱦᱟᱜ ᱯᱨᱚᱥᱟᱫᱽ ᱠᱚ ᱚᱸᱰᱮ ᱪᱟᱲᱦᱟᱣ ᱵᱟᱲᱟ ᱦᱩᱭᱱᱟ ᱟᱫᱚ ᱱᱚᱣᱟ ᱡᱟᱦᱟᱸ ᱠᱟᱹᱢᱤ ᱦᱚᱨᱟ ᱪᱟᱞᱟᱜ ᱠᱟᱱᱟ ᱵᱚᱸᱜᱟ ᱵᱩᱨᱩ ᱠᱟᱹᱢᱤ ᱦᱚᱨᱟ ᱟᱹᱰᱤ ᱨᱟᱹᱥᱠᱟᱹᱧ ᱵᱩᱡᱷᱟᱹᱣᱮᱜᱼᱟ ᱟᱵᱚ ᱨᱮᱱ ᱥᱟᱱᱛᱟᱲᱤ ᱴᱷᱮᱱ ᱱᱚᱣᱟ ᱜᱮ ᱥᱟᱸᱫᱮᱥ ᱮᱢᱚᱜ ᱥᱟᱱᱟᱹᱧ ᱠᱟᱱᱟ ᱡᱮ ᱟᱭᱢᱟ ᱜᱚᱴᱟᱝ ᱥᱟᱱᱛᱟᱲᱤ ᱱᱤᱛᱚᱜ ᱦᱚᱸ ᱧᱩᱛ ᱨᱮ ᱢᱮᱱᱟᱜ ᱵᱚᱱᱟ ᱢᱟᱱᱮ ᱪᱷᱟᱹᱛᱤᱠ ᱨᱮᱱ ᱵᱚᱸᱜᱟ ᱵᱩᱨᱩ ᱨᱮᱜᱮ ᱯᱟᱹᱛᱭᱟᱹᱣ ᱵᱚᱱ ᱫᱚᱦᱚᱭᱮᱜᱼᱟ ᱱᱟᱦᱟᱜ ᱪᱷᱟᱹᱛᱤᱠ ᱨᱮᱱ ᱵᱚᱸᱜᱟ ᱵᱩᱨᱩ ᱨᱮ ᱩᱱᱟᱹᱜ ᱫᱟᱲᱮ ᱢᱮᱱᱟᱜ ᱟᱥᱮ ᱵᱟᱹᱪᱩᱜ ᱟᱹᱱᱤᱡ ᱢᱮᱱ ᱨᱮᱦᱚᱸ ᱠᱚ ᱜᱚᱦᱚᱨ ᱠᱟᱱᱟ ᱩᱱᱠᱩ ᱫᱚ ᱪᱮᱠᱟ ᱵᱚᱱ ᱴᱷᱤᱠᱟᱹ ᱦᱚᱪᱚ ᱠᱚᱣᱟ ᱚᱱᱟ ᱵᱚᱱ ᱨᱤᱠᱟᱹᱭ ᱢᱟ ᱡᱮ ᱟᱵᱚᱨᱮᱱ ᱵᱚᱸᱜᱟ ᱵᱩᱨᱩ ᱨᱮ ᱫᱚᱢᱮ ᱫᱟᱲᱮ ᱢᱮᱱᱟᱜᱼᱟ ᱟᱵᱚᱨᱮᱱ ᱵᱚᱸᱜᱟ ᱵᱩᱨᱩ ᱠᱚᱫᱚ ᱱᱤᱨᱟᱠᱟᱨ ᱥᱮ ᱢᱟᱱᱮ ᱩᱱᱠᱩᱣᱟᱜ ᱨᱩᱯ ᱢᱩᱴᱷᱟᱹᱱ ᱠᱚᱫᱚ ᱵᱟᱹᱪᱩᱜ ᱟᱹᱱᱤᱡ ᱢᱮᱱᱠᱷᱟᱱ ᱩᱱᱠᱩ ᱫᱚ ᱠᱟᱹᱴᱤᱡ ᱮᱢ ᱧᱩᱛᱩᱢ ᱧᱚᱜ ᱠᱚᱣᱟ ᱥᱮ ᱟᱨᱮᱢ ᱥᱮᱨᱮᱧ ᱧᱚᱜ ᱟᱠᱚᱣᱟ ᱥᱮ ᱮᱠᱫᱚᱢ ᱥᱟᱫᱚᱢ ᱪᱮᱛᱟᱱ ᱛᱮ ᱜᱩᱲᱫᱟᱹᱣ ᱠᱟᱛᱮᱫ ᱠᱚ ᱦᱤᱡᱩᱜᱼᱟ ᱟᱫᱚ ᱩᱱᱟᱹᱜ ᱠᱚ ᱫᱟᱲᱮᱭᱟᱜᱼᱟ ᱢᱮᱱᱛᱮ ᱟᱹᱰᱤ ᱨᱟᱹᱥᱠᱟᱹ ᱞᱤᱧ ᱵᱩᱡᱷᱟᱹᱣᱮᱫᱼᱟ ᱟᱫᱚ ᱜᱩᱨᱩ ᱵᱟᱵᱟ ᱦᱟᱸᱜ ᱥᱟᱭ ᱥᱟᱭᱤᱧ ᱥᱟᱨᱦᱟᱣᱮ ᱠᱟᱱᱟ ᱱᱟᱦᱟᱜ ᱟᱡᱟᱜ ᱥᱟᱨᱦᱟᱣ ᱛᱮᱜᱮ ᱱᱟᱦᱟᱜ ᱤᱧ ᱠᱩᱥᱤᱧ ᱵᱩᱡᱷᱟᱹᱣᱮᱫᱼᱟ ᱱᱟᱦᱟᱜ ᱟᱫᱚ ᱚᱱᱟᱜᱮ ᱱᱟᱦᱟᱜ ᱟᱫᱚ ᱟᱹᱰᱤ ᱨᱟᱹᱥᱠᱟᱹᱧ ᱵᱩᱡᱷᱟᱹᱣᱟ ᱱᱚᱰᱮ ᱥᱮᱴᱮᱨ ᱠᱟᱛᱮᱫ ᱟᱭᱳ ᱦᱚᱲ ᱠᱚ ᱱᱚᱰᱮ ᱯᱩᱛᱷᱤ ᱠᱚ ᱟᱹᱠᱷᱨᱤᱧᱮᱫᱼᱟ ᱟᱫᱚ ᱚᱱᱟ ᱜᱮᱵᱚᱱ ᱠᱩᱞᱤ ᱠᱚᱣᱟ ᱩᱯᱨᱩᱢ ᱠᱚᱵᱚᱱ ᱠᱩᱞᱤ ᱠᱚᱣᱟ ᱟᱨ ᱯᱩᱛᱷᱤ ᱠᱚ ᱛᱤᱱᱟᱹᱜ ᱠᱟᱛᱮᱫ ᱠᱚ ᱟᱹᱠᱷᱨᱤᱧᱮᱫᱼᱟ ᱪᱮᱫ ᱪᱮᱫ ᱠᱚ ᱧᱩᱛᱩᱢ ᱠᱟᱱᱟ ᱚᱱᱟ ᱜᱮᱵᱚᱱ ᱠᱩᱞᱤ ᱠᱚᱣᱟ ᱱᱟᱦᱟᱜ ᱟᱫᱚ ᱟᱹᱵᱤᱱᱟᱜ ᱩᱯᱨᱩᱢ ᱵᱤᱱ ᱞᱟᱹᱭ ᱠᱮᱭᱟ ᱦᱩᱱᱟᱹᱝ ᱟᱹᱞᱤᱧᱟᱜ ᱩᱯᱨᱩᱢ ᱫᱚ ᱟᱹᱞᱤᱧᱟᱜ ᱧᱩᱛᱩᱢ ᱫᱚ ᱠᱚᱱᱚᱠᱟ ᱢᱩᱨᱢᱩ ᱟᱨ ᱟᱹᱛᱩ ᱫᱚ ᱢᱟᱦᱟᱫᱮᱵᱽᱰᱤ ᱟᱨ ᱵᱷᱚᱸᱡᱽ ᱜᱮ ᱛᱟᱵᱚᱱ ᱦᱟᱸᱜ ᱟᱪᱪᱷᱟ ᱱᱚᱰᱮ ᱢᱤᱫᱴᱟᱝ ᱦᱟᱸᱜ ᱯᱩᱛᱷᱤ ᱞᱤᱧ ᱧᱮᱞᱮᱫ ᱱᱚᱣᱟ ᱯᱩᱛᱷᱤ ᱨᱮᱱᱟᱜ ᱫᱚ ᱜᱚᱱᱚᱝ ᱛᱤᱱᱟᱹᱜ ᱠᱟᱱᱟ ᱦᱟᱸᱜ ᱞᱟᱹᱭ ᱠᱮᱵᱮᱱ ᱦᱩᱱᱟᱹᱝ ᱟᱨ ᱟᱨ ᱱᱚᱣᱟ ᱢᱟ ᱟᱭᱢᱟ ᱜᱟᱱ ᱢᱚᱴᱟ ᱥᱟᱺᱦᱤᱡ ᱧᱮᱞᱚᱜ ᱠᱟᱱᱟ ᱟᱫᱚ ᱱᱚᱣᱟ ᱨᱮᱭᱟᱜ ᱜᱚᱱᱚᱝ ᱫᱚ ᱛᱤᱱᱟᱹᱜ ᱱᱚᱣᱟ ᱫᱚ ᱦᱟᱡᱟᱨ ᱴᱟᱠᱟ ᱱᱟᱦᱟᱜ ᱞᱤᱧ ᱛᱮᱞᱤᱧ ᱮᱢᱚᱜ ᱠᱟᱱᱟ ᱟᱨ ᱱᱚᱣᱟ ᱯᱩᱛᱷᱤ ᱨᱮᱫᱚ ᱪᱮᱫ ᱪᱮᱫ ᱢᱮᱱᱟᱜᱼᱟ ᱟᱠᱷᱨᱟ ᱠᱚ ᱢᱟᱱᱮ ᱚᱞ ᱢᱮᱱᱟᱜᱼᱟ ᱦᱟᱸᱜ ᱱᱚᱣᱟ ᱯᱩᱛᱷᱤ ᱨᱮᱫᱚ ᱱᱚᱣᱟ ᱯᱩᱛᱷᱤ ᱨᱮᱫᱚ ᱛᱟᱵᱚᱱ ᱟᱵᱚ ᱡᱟᱱᱟᱢ ᱠᱷᱚᱱᱟᱜ ᱜᱩᱡᱩᱜ ᱦᱟᱹᱨᱤᱡ ᱟᱵᱚ ᱥᱟᱱᱛᱟᱲ ᱥᱚᱢᱟᱡᱽ ᱨᱮ ᱡᱟᱦᱟᱸ ᱜᱮ ᱠᱟᱹᱢᱤ ᱦᱚᱨᱟ ᱛᱟᱵᱚᱱ ᱢᱮᱱᱟᱜᱼᱟ ᱵᱷᱟᱸᱰᱟᱱ ᱵᱟᱯᱞᱟ ᱜᱩᱡᱩᱜ ᱵᱩᱨᱩᱜ ᱟᱨ ᱡᱟᱦᱮᱨ ᱨᱮ ᱵᱚᱸᱜᱟ ᱵᱩᱨᱩ ᱚᱠᱟᱨᱮ ᱪᱮᱫ ᱠᱚ ᱞᱟᱹᱠᱛᱤᱜᱼᱟ ᱟᱨ ᱚᱱᱟ ᱪᱮᱫ ᱞᱟᱹᱜᱤᱫ ᱵᱚᱱ ᱞᱟᱜᱟᱣᱟ ᱚᱱᱟ ᱞᱟᱹᱠᱛᱤ ᱡᱤᱱᱤᱥ ᱚᱱᱟ ᱠᱚ ᱡᱚᱛᱚ ᱚᱞ ᱟᱠᱟᱱᱟ ᱟᱨ ᱱᱚᱣᱟ ᱵᱩᱦᱤ ᱨᱮᱵᱤᱱ ᱯᱟᱲᱦᱟᱣ ᱞᱮᱠᱷᱟᱱ ᱟᱵᱚᱣᱟᱜ ᱫᱚ ᱡᱚᱛᱚᱣᱟᱜ ᱟᱹᱵᱤᱱ ᱫᱚᱵᱤᱱ ᱢᱟᱱᱮ ᱟᱫ ᱨᱮᱫᱚ ᱵᱟᱹᱵᱤᱱ ᱛᱟᱦᱮᱱᱟ ᱡᱚᱛᱚᱣᱟᱜ ᱵᱤᱱ ᱧᱟᱢ ᱫᱟᱲᱮᱭᱟᱜᱼᱟ ᱱᱚᱣᱟ ᱵᱩᱦᱤ ᱠᱷᱚᱡ ᱢᱟᱱᱮ ᱜᱩᱡᱩᱜ ᱢᱟᱱᱮ ᱡᱟᱱᱟᱢ ᱠᱷᱚᱱ ᱜᱩᱡᱩᱜ ᱫᱷᱟᱹᱨᱤᱡ ᱨᱮᱱᱟᱜ ᱱᱚᱣᱟ ᱨᱮ ᱚᱞ ᱢᱮᱱᱟᱜᱼᱟ ᱚᱞ ᱢᱮᱱᱟᱜᱼᱟ ᱦᱚᱸ ᱡᱚᱛᱚᱣᱟᱜ ᱛᱟᱵᱚᱱ ᱟᱵᱚᱣᱟᱜ ᱥᱟᱱᱛᱟᱲ ᱥᱚᱢᱟᱡᱽ ᱨᱮ ᱡᱟᱦᱟᱸ ᱛᱤᱱᱟᱹᱜ ᱠᱟᱹᱢᱤ ᱦᱚᱨᱟ ᱡᱚᱛᱚᱣᱟᱜ ᱵᱤᱱ ᱧᱟᱢᱟ ᱱᱚᱣᱟ ᱵᱚᱭ ᱱᱚᱣᱟ ᱯᱩᱛᱷᱤ ᱫᱚ ᱡᱚᱛᱚ ᱵᱚᱱ ᱧᱟᱢ ᱫᱟᱲᱮᱭᱟᱜᱼᱟ ᱱᱚᱣᱟ ᱨᱟᱣᱩᱞᱠᱮᱞᱟ ᱠᱷᱚᱱ ᱨᱟᱣᱩᱞᱠᱮᱞᱟ ᱨᱮ ᱟᱹᱞᱤᱧᱟᱜ ᱟᱰᱨᱮᱥ ᱫᱚ ᱦᱩᱭᱩᱜ ᱠᱟᱱᱟ ᱥᱮᱠᱴᱚᱨ ᱯᱷᱳᱨᱴᱤᱱ ᱰᱤ ᱥᱤᱠᱥᱴᱤ ᱯᱷᱟᱭᱤᱵᱷ ᱨᱟᱣᱩᱞᱠᱮᱞᱟ ᱱᱟᱭᱤᱱ ᱢᱳᱵᱟᱭᱤᱞ ᱱᱚᱢᱵᱚᱨ ᱫᱚ ᱦᱩᱭᱩᱜ ᱠᱟᱱᱟ ᱱᱟᱭᱤᱱ ᱱᱟᱭᱤᱱ ᱛᱷᱨᱤ ᱥᱮᱵᱷᱮᱱ ᱯᱷᱳᱨ ᱡᱤᱨᱳ ᱯᱷᱟᱭᱤᱵᱷ ᱛᱷᱨᱤ ᱡᱤᱨᱳ ᱣᱟᱱ ᱟᱪᱪᱷᱟ ᱡᱩᱫᱤ ᱱᱟᱦᱟᱜ ᱫᱤᱥᱚᱢ ᱦᱚᱲ ᱠᱚ ᱟᱭᱢᱟ ᱜᱟᱱ ᱡᱟᱭᱜᱟ ᱨᱮ ᱚᱱᱠᱟ ᱥᱴᱚᱞ ᱠᱚ ᱞᱟᱜᱟᱣᱟ ᱡᱩᱫᱤ ᱠᱚ ᱦᱚᱦᱚᱭᱟ ᱮᱱᱠᱷᱟᱱ ᱥᱮᱴᱮᱨᱚᱜᱼᱟ ᱯᱮᱥᱮ ᱵᱟᱝ ᱥᱮᱴᱮᱨᱚᱜᱼᱟ ᱵᱚᱱ

ᱟᱪᱪᱷᱟ ᱚᱞ ᱪᱤᱠᱤ ᱛᱮ ᱚᱞ ᱪᱤᱠᱤ ᱛᱮ ᱟᱪᱪᱷᱟ ᱟᱭᱢᱟ ᱟᱭᱢᱟ ᱥᱟᱨᱦᱟᱣ ᱟᱫᱚ ᱱᱚᱜᱼᱚ ᱱᱚᱝᱠᱟ ᱥᱮᱬᱟᱭ ᱢᱟᱵᱚᱱ ᱟᱨ ᱠᱳᱥᱤᱥ ᱨᱮᱵᱚᱱ ᱞᱟᱜᱟᱣ ᱨᱮᱵᱚᱱ ᱛᱟᱦᱮᱱ ᱢᱟ ᱪᱮᱫᱟᱜ ᱥᱮ ᱟᱵᱚ ᱚᱞ ᱪᱤᱠᱤ ᱟᱹᱰᱤ ᱛᱟᱭᱚᱢ ᱨᱮ ᱢᱮᱱᱟᱜᱼᱟ ᱧᱮᱞᱮᱫ ᱟᱵᱚᱱ ᱚᱱᱠᱟ ᱠᱷᱟᱹᱛᱤᱨ ᱛᱮ ᱛᱮᱦᱮᱧ ᱞᱟᱦᱟᱭ ᱢᱟᱵᱚᱱ ᱧᱮᱞ ᱵᱚᱱ ᱟᱭᱳ ᱦᱚᱲ ᱠᱚ ᱟᱭᱢᱟ ᱜᱟᱱ ᱟᱹᱠᱷᱨᱤᱧ ᱮᱫ ᱠᱚ ᱱᱚᱣᱟ ᱴᱷᱮᱡ ᱟᱵᱚ ᱚᱞ ᱢᱮᱱᱟᱜᱼᱟ ᱟᱨ ᱱᱚᱣᱟ ᱠᱚ ᱡᱟᱦᱟᱸ ᱟᱵᱚ ᱫᱟᱵᱟᱣ ᱤᱫᱤᱜ ᱠᱟᱱᱟ ᱚᱱᱟ ᱠᱚ ᱨᱟᱠᱟᱵ ᱢᱟᱵᱚᱱ ᱟᱨ ᱛᱮᱦᱮᱧ ᱟᱵᱚ ᱚᱱᱟ ᱠᱷᱟᱹᱛᱤᱨ ᱛᱮ ᱛᱮᱦᱮᱧ ᱵᱟᱭ ᱨᱟᱠᱟᱵ ᱠᱟᱱᱟ ᱪᱮᱫᱟᱜ ᱥᱮ ᱵᱟᱝ ᱵᱚᱱ ᱯᱟᱲᱦᱟᱜ ᱠᱟᱱᱟ ᱚᱱᱟ ᱠᱚ ᱞᱟᱦᱟᱭ ᱢᱟᱵᱚᱱ ᱛᱚᱵᱮ ᱜᱟᱹᱱᱤᱡ ᱟᱵᱚ ᱛᱮᱦᱮᱧ ᱵᱷᱟᱥᱟ ᱡᱩᱫᱤ ᱞᱟᱦᱟᱜᱼᱟ ᱮᱱᱠᱷᱟᱱ ᱟᱵᱚ ᱦᱚᱸ ᱟᱵᱚ ᱦᱚᱸ ᱞᱟᱦᱟ ᱱᱚᱰᱮ ᱫᱚ ᱯᱚᱛᱚᱵ ᱠᱚ ᱟᱹᱠᱷᱨᱤᱧ ᱧᱮᱞ ᱮᱵᱚᱱ ᱟᱨ ᱩᱯᱨᱩᱢ ᱵᱚᱱ ᱠᱩᱞᱤ ᱠᱚᱣᱟ ᱛᱚ ᱚᱠᱟ ᱨᱮᱱ ᱠᱟᱱᱟ ᱠᱚ ᱞᱟᱹᱭ ᱠᱮᱭᱟᱵᱤᱱ ᱠᱟᱹᱴᱤᱡ ᱟᱹᱵᱤᱱ ᱩᱯᱨᱩᱢ ᱦᱩᱱᱟᱹᱝ ᱟᱞᱮ ᱤᱧᱟᱹᱜ ᱩᱯᱨᱩᱢ ᱫᱚ ᱟᱹᱞᱤᱧ ᱫᱚ ᱵᱟᱨᱤᱯᱚᱫᱟ ᱠᱷᱚᱱ ᱞᱤᱧ ᱟᱹᱜᱩ ᱟᱠᱟᱫ ᱱᱚᱣᱟ ᱫᱚ ᱦᱟᱸᱥᱟ ᱥᱩᱯᱩᱨ ᱯᱟᱵᱽᱞᱤᱠᱮᱥᱚᱱ ᱠᱷᱚᱱ ᱤᱭᱟᱹ ᱟᱠᱟᱱᱟ ᱟᱹᱜᱩ ᱟᱠᱟᱱᱟ ᱱᱚᱣᱟ ᱵᱳᱭ ᱫᱚ ᱟᱨ ᱵᱟᱨᱤᱯᱚᱫᱟ ᱫᱚ ᱟᱹᱛᱩ ᱫᱚ ᱛᱟᱞᱮ ᱨᱚᱜᱷᱩᱱᱟᱛᱷᱯᱩᱨ ᱚᱸᱰᱮ ᱠᱷᱚᱱ ᱞᱮ ᱟᱹᱜᱩ ᱟᱠᱟᱫᱼᱟ ᱟᱪᱪᱷᱟ ᱟᱨ ᱫᱚᱠᱟᱱ ᱠᱚ ᱢᱮᱱᱟᱜ ᱛᱟᱯᱮᱭᱟ ᱥᱮ ᱦᱚᱸ ᱫᱚᱠᱟᱱ ᱠᱚ ᱢᱮᱱᱟᱜᱼᱟ ᱚᱱᱟ ᱫᱚ ᱵᱟᱨᱤᱯᱚᱫᱟ ᱨᱮᱭᱟᱜ ᱤᱭᱟᱹ ᱥᱴᱮᱥᱚᱱ ᱵᱟᱡᱟᱨ ᱨᱮ ᱚᱱᱟ ᱨᱟᱦᱞᱟ ᱰᱤᱡᱤᱴᱟᱞ ᱢᱮᱱᱛᱮ ᱤᱭᱟᱹ ᱟᱠᱟᱱᱟ ᱧᱩᱛᱩᱢ ᱟᱠᱟᱱᱟ ᱚᱱᱟ ᱫᱚᱠᱟᱱ ᱫᱚ ᱨᱟᱦᱞᱟ ᱰᱤᱡᱤᱴᱟᱞ ᱚᱸᱰᱮ ᱧᱟᱢ ᱢᱟᱱᱮ ᱪᱟᱞᱟᱣ ᱞᱮᱠᱷᱟᱱ ᱯᱚᱛᱚᱵ ᱠᱚ ᱧᱟᱢᱚᱜᱼᱟ ᱱᱚᱣᱟ ᱦᱚᱸ ᱧᱟᱢᱚᱜᱼᱟ ᱚᱱᱟ ᱠᱚ᱾ ᱟᱪᱪᱷᱟ ᱚᱱᱟ ᱠᱟᱞᱮᱱᱰᱟᱨ ᱠᱚᱫᱚ ᱛᱤᱱᱟᱹᱜ ᱠᱟᱛᱮ ᱵᱮᱱ ᱟᱹᱠᱷᱨᱤᱧᱮᱜᱼᱟ ᱚᱱᱟ ᱚᱱᱛᱮ? ᱠᱚᱫᱚ ᱛᱤᱨᱤᱥ ᱴᱟᱠᱟ ᱠᱟᱛᱮ ᱩᱱᱠᱩ ᱞᱟᱹᱴᱩ ᱠᱚᱫᱚ ᱡᱚᱛᱚ ᱟᱨ ᱱᱚᱣᱟ ᱫᱚ ᱠᱩᱲᱤ ᱴᱟᱠᱟ ᱟᱪᱪᱷᱟ ᱱᱟᱛᱮ ᱨᱮ ᱡᱷᱚᱞᱟ ᱞᱤᱧ ᱧᱮᱞ ᱮᱫᱟ ᱚᱱᱮ ᱚᱱᱟ ᱡᱷᱚᱞᱟ ᱠᱚ ᱦᱚᱯᱚᱱᱟᱜ ᱫᱚ ᱛᱤᱱᱟᱹᱜ ᱫᱟᱢ? ᱠᱩᱲᱤ ᱴᱟᱠᱟ ᱞᱟᱹᱴᱩᱣᱟᱜ ᱛᱤᱨᱤᱥ ᱴᱟᱠᱟ ᱟᱪᱪᱷᱟ

ᱟᱵᱮᱱᱟᱜ ᱩᱯᱨᱩᱢ ᱵᱮᱱ ᱞᱟᱹᱭ ᱠᱮᱭᱟ ᱚᱱᱟ ᱟᱹᱞᱤᱧᱟᱜ ᱫᱚ ᱩᱯᱨᱩᱢ ᱫᱚ ᱜᱚᱢᱠᱮ ᱟᱹᱞᱤᱧ ᱫᱚ ᱡᱷᱟᱲᱠᱷᱚᱸᱰ ᱫᱤᱥᱚᱢ ᱴᱟᱴᱟ ᱡᱟᱢᱥᱮᱫᱽᱯᱩᱨ ᱯᱚᱴᱠᱟ ᱟᱹᱛᱩ ᱛᱟᱹᱞᱤᱧ ᱫᱚ ᱵᱤᱧ ᱵᱩᱨᱩ ᱟᱪᱪᱷᱟ ᱟᱹᱵᱤᱱ ᱱᱚᱣᱟ ᱫᱚ ᱱᱚᱝᱠᱟ ᱜᱮ ᱦᱟᱱᱟ ᱱᱚᱰᱮ ᱵᱮᱱ ᱟᱹᱠᱷᱨᱤᱧᱟ ᱥᱮ ᱟᱹᱵᱤᱱᱟᱜ ᱡᱟᱦᱟᱸ ᱠᱚᱨᱮ ᱫᱚᱠᱟᱱ ᱠᱚ ᱢᱮᱱᱟᱜᱼᱟ ᱟᱹᱞᱤᱧ ᱫᱚ ᱱᱚᱝᱠᱟ ᱜᱮ ᱫᱚᱠᱟᱱ ᱠᱚᱫᱚ ᱵᱟᱹᱱᱩᱜᱼᱟ ᱛᱟᱹᱞᱤᱧᱟ ᱱᱚᱝᱠᱟ ᱜᱮ ᱜᱚᱴᱟ ᱯᱮᱭᱟ ᱫᱤᱥᱚᱢ ᱨᱮᱞᱤᱧ ᱟᱹᱠᱷᱨᱤᱧᱮᱜᱼᱟ ᱡᱷᱟᱲᱠᱷᱚᱸᱰ ᱩᱲᱤᱥᱥᱟ ᱵᱮᱝᱜᱚᱞ ᱟᱪᱪᱷᱟ ᱮᱱᱠᱷᱟᱱ ᱟᱹᱵᱤᱱ ᱥᱟᱞᱟᱜ ᱡᱩᱫᱤ ᱡᱳᱜᱟᱡᱳᱜᱽ ᱞᱟᱹᱜᱤᱫ ᱛᱮ ᱠᱷᱟᱱ ᱪᱮᱫ ᱞᱮᱠᱟ ᱢᱟᱱᱮ ᱜᱟᱱᱚᱜᱼᱟ ᱟᱹᱞᱤᱧᱟᱜ ᱡᱳᱜᱟᱡᱳᱜᱽ ᱫᱚ ᱟᱹᱞᱤᱧᱟᱜ ᱠᱚᱱᱴᱮᱠᱴ ᱱᱟᱢᱵᱟᱨ ᱛᱮᱜᱮ ᱠᱚᱱᱴᱮᱠᱴ ᱱᱟᱢᱵᱟᱨ ᱛᱟᱹᱞᱤᱧ ᱫᱚ ᱰᱚᱵᱚᱞ ᱱᱟᱭᱤᱱ ᱛᱷᱨᱤ ᱚᱣᱟᱱ ᱯᱷᱳᱨ ᱡᱤᱨᱳ ᱥᱮᱵᱷᱮᱱ ᱱᱟᱭᱤᱱ ᱮᱭᱤᱴ ᱱᱟᱭᱤᱱ ᱱᱚᱣᱟᱛᱮ ᱡᱳᱜᱟᱡᱳᱜᱽ ᱞᱮᱠᱷᱟᱱ ᱜᱮ ᱟᱹᱞᱤᱧ ᱞᱤᱧ ᱧᱟᱢᱚᱜᱼᱟ ᱟᱨ ᱡᱳᱲᱟ ᱪᱟᱣᱟᱨ ᱵᱟᱱᱟᱢ ᱠᱳᱰ ᱵᱟᱱᱟᱢ ᱰᱤᱡᱤᱴᱮᱞ ᱵᱟᱱᱟᱢ ᱟᱨ ᱱᱚᱣᱟ ᱫᱚ ᱯᱷᱩᱞ ᱯᱷᱟᱱᱥᱚᱱ ᱮ ᱮᱢᱟ ᱨᱤᱢᱤᱠᱥ ᱨᱟᱦᱟ ᱠᱚᱨᱮ ᱦᱚᱸ ᱡᱚᱛᱚᱣᱟᱜ ᱮ ᱥᱟᱯᱳᱨᱴᱟ ᱨᱤᱢᱤᱠᱥ ᱨᱟᱦᱟ ᱨᱮᱦᱚᱸᱭ ᱥᱟᱯᱳᱨᱴᱟ ᱟᱪᱪᱷᱟ ᱱᱚᱣᱟ ᱵᱟᱱᱟᱢ ᱨᱮᱱᱟᱜ ᱜᱚᱱᱚᱝ ᱫᱚ ᱛᱤᱱᱟᱹᱜ ᱠᱟᱱᱟ ᱞᱟᱹᱭ ᱠᱮᱭᱟ ᱵᱤᱱ ᱦᱩᱱᱟᱹᱝ ᱵᱟᱱᱟᱢ ᱨᱮᱭᱟᱜ ᱜᱚᱱᱚᱝ ᱫᱚ ᱯᱚᱸᱪᱤᱥ ᱥᱚ ᱠᱟᱛᱮᱫ ᱟᱨ ᱛᱤᱨᱭᱳ ᱠᱚᱫᱚ ᱛᱤᱱᱟᱹᱜ ᱠᱟᱛᱮᱢ ᱟᱹᱠᱷᱨᱤᱧᱮᱫᱼᱟ ᱛᱤᱨᱭᱳ ᱫᱚ ᱚᱱᱟ ᱫᱚ ᱥᱟᱭᱤᱡᱽ ᱡᱟᱹᱱᱤᱡ ᱜᱮ ᱰᱮᱲ ᱥᱚ ᱦᱚᱸ ᱫᱩ ᱥᱚ ᱦᱚᱸ ᱡᱳᱲᱟ ᱡᱳᱲ ᱛᱤᱨᱭᱳ ᱡᱟᱦᱟᱸ ᱟᱭᱢᱟ ᱟᱭᱢᱟ ᱥᱟᱨᱦᱟᱣ